ᱱᱚᱜᱼᱚᱭ ᱜᱟᱛᱮ ᱠᱚ ᱧᱮᱞ ᱯᱮ ᱵᱞᱚᱜ ᱨᱮ ᱠᱚᱱᱴᱤᱱᱤᱭᱩ ᱛᱟᱦᱮᱱ ᱯᱮ ᱱᱚᱜᱼᱚᱭ ᱪᱟᱞᱟᱜ ᱦᱩᱭᱩᱜ ᱠᱟᱱᱟ ᱱᱚᱣᱟ ᱫᱚ ᱢᱟᱱᱮ ᱟᱞᱮ ᱥᱮᱱᱟᱜ ᱨᱟᱥᱛᱟ ᱠᱟᱱᱟ ᱟᱨᱠᱤ ᱜᱟᱛᱮ ᱠᱚ ᱧᱮᱞ ᱨᱮ ᱛᱟᱦᱮᱱ ᱯᱮ ᱧᱮᱞ ᱯᱮ ᱜᱟᱛᱮ ᱠᱚ ᱛᱤᱱᱟᱹᱜ ᱪᱮᱦᱨᱟ ᱧᱮᱞᱚᱜ ᱠᱟᱱᱟ ᱟᱞᱮ ᱥᱮᱫ ᱢᱟᱱᱮ ᱵᱤᱨ ᱟᱨ ᱵᱤᱨ ᱢᱟᱱᱮ ᱵᱟᱨ ᱥᱮᱫ ᱱᱚᱜᱼᱚᱭ ᱧᱮᱞ ᱯᱮ ᱜᱟᱛᱮ ᱠᱚ ᱚᱸᱰᱮ ᱫᱟᱨᱮ ᱠᱚ ᱢᱟᱜ ᱮᱫᱟ ᱢᱟᱱᱮ ᱠᱟᱹᱴᱤᱱ ᱪᱟᱞᱟᱜ ᱠᱟᱱᱟ ᱟᱨᱠᱤ ᱱᱚᱜᱼᱚᱭ ᱧᱮᱞ ᱯᱮ ᱜᱟᱛᱮ ᱠᱚ ᱢᱟᱜ ᱮᱫᱟ ᱟᱨ ᱜᱟᱛᱮ ᱠᱚ ᱧᱮᱞ ᱯᱮ ᱱᱚᱜᱼᱚᱭ ᱥᱩᱠᱩᱨ ᱨᱟᱥᱛᱟ ᱟᱨᱠᱤ ᱧᱮᱞ ᱯᱮ ᱛᱤᱱᱟᱹᱜ ᱪᱮᱦᱨᱟ ᱧᱮᱞᱚᱜ ᱠᱟᱱᱟ ᱜᱟᱛᱮ ᱠᱚ ᱱᱚᱜᱼᱚᱭ ᱧᱮᱞ ᱯᱮ

ᱦᱚᱭᱛᱚ ᱧᱮᱞ ᱯᱟᱣᱟ ᱠᱷᱟᱛᱲᱟ ᱵᱚᱞᱚᱱ ᱦᱩᱭᱩᱜ ᱠᱟᱱᱟ ᱜᱚᱝᱠᱮ ᱜᱟᱛᱮ ᱠᱚ ᱢᱟᱱᱮ ᱱᱤᱛᱚᱜ ᱫᱚ ᱢᱟᱱᱮ ᱥᱤᱛᱩᱝ ᱵᱮᱲᱟ ᱥᱮ ᱛᱟᱨ ᱡᱚᱱᱱᱮ ᱢᱟᱱᱮ ᱯᱷᱟᱸᱠᱟ ᱢᱮᱱᱟᱜᱼᱟ ᱟᱨᱠᱤ ᱡᱩᱫᱤ ᱦᱩᱭ ᱠᱚᱜᱼᱟ ᱤᱭᱟᱹ ᱵᱮᱲᱟ ᱢᱟᱱᱮ ᱥᱮᱛᱟᱜ ᱧᱚᱜ ᱠᱷᱟᱱ ᱫᱚ ᱵᱟᱝ ᱱᱚᱣᱟ ᱨᱟᱥᱛᱟ ᱛᱮ ᱯᱟᱨᱚᱢ ᱟᱨᱠᱤ ᱥᱚᱢᱵᱷᱚᱵ ᱵᱟᱝ ᱠᱟᱱᱟ ᱥᱚᱢᱵᱷᱚᱵ ᱵᱚᱞᱛᱮ ᱫᱚ ᱠᱟᱹᱴᱤᱡ ᱵᱷᱤᱲᱚᱜᱼᱟ ᱢᱟᱱᱮ ᱩᱱᱟᱹᱜ ᱡᱳᱨ ᱪᱟᱞᱟᱣ ᱵᱟᱝ ᱜᱟᱱᱚᱜᱼᱟ ᱟᱨᱠᱤ

ᱢᱟᱱᱮ ᱱᱚᱰᱮ ᱢᱮᱱᱟᱜᱼᱟ ᱟᱭ ᱞᱟᱵᱷ ᱢᱩᱠᱩᱴᱢᱩᱱᱤᱯᱩᱨ ᱱᱚᱜᱼᱚᱭ ᱩᱫᱩᱜ ᱟᱯᱮ ᱞᱟᱹᱜᱤᱫ ᱤᱧ ᱪᱟᱞᱟᱜ ᱠᱟᱱᱟ ᱧᱮᱞ ᱯᱮ ᱜᱟᱛᱮ ᱠᱚ ᱱᱚᱜᱼᱚᱭ ᱩᱫᱩᱜ ᱟᱯᱮ ᱞᱟᱹᱜᱤᱫ ᱧᱮᱞ ᱯᱮ ᱜᱟᱛᱮ ᱠᱚ ᱛᱤᱱᱟᱹᱜ ᱪᱮᱦᱨᱟ ᱧᱮᱞᱚᱜ ᱠᱟᱱᱟ ᱢᱟᱱᱮ ᱱᱚᱰᱮ ᱱᱚᱰᱮ ᱦᱚᱸ ᱢᱤᱫᱴᱮᱱ ᱵᱤᱨᱟᱴ ᱢᱟᱱᱮ ᱯᱷᱳᱴᱳ ᱛᱩᱞᱟᱹᱣ ᱨᱮᱱᱟᱜ ᱡᱟᱭᱜᱟ ᱠᱟᱱᱟ ᱱᱚᱰᱮ ᱠᱚ ᱦᱮᱡ ᱞᱮᱠᱷᱟᱱ ᱦᱚᱲ ᱯᱷᱳᱴᱳ ᱫᱚᱠᱚ ᱛᱩᱞᱟᱹᱣᱟ ᱱᱚᱰᱮ ᱢᱟᱱᱮ ᱥᱮᱨᱚᱠᱚᱢ ᱢᱮᱱᱟᱜᱼᱟ ᱢᱟᱱᱮ ᱱᱚᱣᱟ ᱢᱩᱠᱩᱴᱢᱩᱱᱤᱯᱩᱨ ᱢᱟᱱᱮ ᱚᱱᱟ ᱟᱫᱚᱨᱥᱚ ᱱᱚᱜᱼᱚᱸᱰᱮ ᱟᱨᱠᱤ ᱱᱚᱰᱮ ᱦᱚᱸ ᱢᱤᱫᱴᱮᱱ ᱵᱤᱨᱟᱴ ᱵᱮᱯᱟᱨ ᱢᱟᱱᱮ ᱱᱚᱜᱼᱚᱱᱟ ᱚᱞ ᱢᱮᱱᱟᱜ ᱠᱷᱟᱹᱛᱤᱨ ᱛᱮ ᱵᱟᱝ ᱟᱨᱠᱤ ᱱᱚᱰᱮ ᱡᱚᱛᱚ ᱦᱚᱲ ᱢᱟᱱᱮ ᱪᱷᱚᱵᱤ ᱠᱚ ᱛᱩᱞᱟᱹᱜᱼᱟ ᱱᱚᱜᱼᱚᱭ ᱜᱟᱛᱮ ᱠᱚ ᱧᱮᱞ ᱯᱮ ᱱᱚᱣᱟ ᱫᱚ ᱢᱟᱱᱮ ᱡᱟᱦᱟᱸ ᱢᱩᱠᱩᱴᱢᱩᱱᱤᱯᱩᱨ ᱠᱮᱱᱮᱞ ᱠᱮᱱᱮᱞ ᱱᱚᱣᱟ ᱫᱚ ᱢᱟᱱᱮ ᱰᱮᱢ ᱠᱷᱚᱱᱟᱜ ᱡᱟᱦᱟᱸ ᱠᱮᱱᱮᱞ ᱛᱮ ᱫᱟᱜ ᱠᱚ ᱟᱲᱟᱜᱟ ᱚᱱᱟ ᱨᱮᱱᱟᱜ ᱜᱮᱴ ᱜᱟᱛᱮ ᱠᱚ ᱧᱮᱞ ᱯᱮ ᱚᱱᱟ ᱚᱱᱟ ᱚᱱᱟ ᱨᱟᱥᱛᱟ ᱛᱮ ᱪᱟᱞᱟᱜ ᱦᱩᱭᱩᱜᱼᱟ ᱢᱟᱱᱮ ᱱᱤᱛ ᱱᱤᱛᱚᱜ ᱫᱚ ᱥᱤᱛᱩᱝ ᱵᱮᱲᱟ ᱥᱮ ᱠᱚ ᱪᱟᱞᱟᱣ ᱦᱚᱪᱚᱣᱟᱜ ᱠᱟᱱᱟ ᱡᱩᱫᱤ ᱥᱟᱵ ᱯᱮ ᱜᱟᱛᱮ ᱠᱚ ᱢᱟᱱᱮ ᱚᱱᱱᱚ ᱚᱱᱱᱚ ᱴᱟᱭᱤᱢ ᱯᱮ ᱦᱤᱡᱩᱜᱼᱟ ᱠᱤᱱᱛᱩ ᱵᱟᱝ ᱠᱚ ᱪᱮ ᱢᱟᱱᱮ ᱦᱮᱡ ᱦᱚᱪᱚ ᱟᱯᱮᱭᱟ ᱱᱚᱸᱰᱮ ᱛᱮ ᱢᱟᱱᱮ ᱤᱭᱟᱹ ᱥᱤᱵᱤᱞ ᱯᱩᱞᱤᱥ ᱠᱚ ᱛᱟᱦᱮᱱᱟ ᱥᱮ ᱢᱟᱱᱮ ᱵᱟᱝ ᱠᱚ ᱵᱚᱞᱚ ᱦᱚᱪᱚ ᱟᱹᱱᱤᱡᱼᱟ ᱟᱨᱠᱤ ᱵᱩᱡᱽ ᱠᱮᱫᱟ ᱯᱮ ᱜᱟᱛᱮ ᱠᱚ ᱱᱚᱜᱼᱚᱭ ᱧᱮᱞ ᱯᱮ ᱜᱟᱛᱮ ᱠᱚᱧ ᱩᱫᱩᱜ ᱟᱯᱮ ᱠᱟᱱᱟ ᱚᱱᱮ ᱧᱮᱞ ᱯᱮ ᱪᱮᱫᱠᱟ ᱥᱤᱲᱤ ᱞᱮᱠᱟ ᱧᱮᱞᱚᱜ ᱠᱟᱱᱟ ᱛᱤᱱᱟᱹᱜ ᱪᱮᱦᱨᱟ ᱟᱨ ᱫᱟᱜ ᱦᱚᱸ ᱮᱠᱫᱚᱢ ᱱᱤᱞ ᱜᱮ ᱧᱮᱞᱚᱜ ᱠᱟᱱᱟ ᱜᱟᱛᱮ ᱠᱚ ᱧᱮᱞ ᱯᱮ ᱥᱮᱨᱚᱠᱚᱢ ᱧᱮᱞᱚᱜ ᱠᱟᱱᱟ ᱪᱟᱨᱮᱯᱟᱥ ᱧᱮᱞ ᱫᱟᱯᱮ ᱫᱟᱜ ᱛᱤᱱᱟᱹᱜ ᱪᱮᱦᱨᱟ ᱧᱮᱞᱚᱜ ᱠᱟᱱᱟ ᱱᱤᱞ ᱜᱮ ᱧᱮᱞ ᱯᱮ ᱜᱟᱛᱮ ᱠᱚ ᱟᱨ ᱟᱨ ᱠᱟᱹᱴᱤᱡ ᱵᱷᱟᱞᱮ ᱧᱚᱜ ᱩᱫᱩᱜ ᱨᱮᱱᱟᱜ ᱤᱧ ᱪᱮᱥᱴᱟ ᱟᱯᱮ ᱠᱟᱱᱟ ᱧᱮᱞ ᱯᱮ ᱡᱟᱛᱮ ᱟᱯᱮ ᱵᱷᱟᱞᱮ ᱚᱠᱚᱡ ᱯᱮ ᱧᱮᱞ ᱫᱟᱲᱮᱜ ᱢᱟ ᱵᱟᱠᱷᱟᱡ ᱯᱮ ᱞᱟᱹᱭᱟ ᱟᱨ ᱰᱚᱵᱚᱞ ᱰᱚᱵᱚᱞ ᱮᱢ ᱩᱫᱩᱜ ᱟᱞᱮ ᱠᱟᱱᱟ ᱚᱱᱟ ᱫᱚ ᱵᱟᱝ ᱢᱟᱱᱮ ᱡᱟᱛᱮ ᱟᱯᱮ ᱢᱟᱱᱮ ᱢᱮᱫᱴᱮᱱ ᱡᱤᱱᱤᱥ ᱦᱚᱸ ᱢᱤᱥ ᱵᱟᱝ ᱥᱟᱱᱟᱧ ᱠᱟᱱᱟ ᱢᱟᱱᱮ ᱡᱚᱛᱚ ᱴᱩᱠᱩᱧ ᱩᱫᱩᱜ ᱟᱜ ᱯᱮᱭᱟ ᱟᱨᱠᱤ ᱯᱚᱨᱤᱥᱠᱟᱨᱤᱧ ᱩᱫᱩᱜ ᱟᱜ ᱯᱮᱭᱟ ᱛᱚᱵᱮ ᱛᱚᱯᱮ ᱵᱩᱡᱽ ᱫᱟᱲᱮᱭᱟᱜᱼᱟ ᱜᱟᱛᱮ ᱠᱚ ᱢᱟᱱᱮ ᱥᱟᱵ ᱯᱮ ᱟᱞᱮ ᱟᱞᱮ ᱫᱷᱟᱨᱮ ᱯᱟᱥ ᱨᱮᱱ ᱠᱷᱟᱡ ᱫᱚ ᱦᱚᱭᱛᱚ ᱠᱟᱹᱴᱤᱡ ᱠᱷᱟᱨᱟᱯ ᱯᱮ ᱵᱩᱡᱟ ᱠᱤᱱᱛᱩ ᱡᱟᱦᱟᱸ ᱟᱞᱮ ᱥᱟᱺᱜᱤᱧ ᱨᱮᱱ ᱠᱟᱱᱟ ᱯᱮ ᱡᱟᱦᱟᱸᱭ ᱢᱟᱱᱮ ᱵᱟᱯᱮ ᱧᱮᱞ ᱠᱟᱫᱟ ᱩᱱᱠᱩ ᱫᱚ ᱵᱷᱟᱞᱮ ᱜᱮᱯᱮ ᱵᱩᱡᱟ ᱡᱮᱦᱮᱛᱩ ᱱᱚᱣᱟ ᱫᱚ ᱥᱚᱢᱯᱩᱨᱱᱚ ᱟᱯᱮ ᱠᱮᱢᱮᱨᱟ ᱛᱟᱞᱟᱛᱮ ᱱᱟᱣᱟ ᱡᱟᱭᱜᱟ ᱯᱮ ᱧᱮᱞᱟ ᱥᱮ ᱵᱟᱝ ᱠᱤᱱᱛᱩ ᱟᱨ ᱡᱟᱦᱟᱸᱭ ᱯᱮ ᱧᱮᱞ ᱠᱟᱫᱟ ᱩᱱᱠᱩ ᱠᱤ ᱵᱷᱟᱞᱮ ᱯᱮ ᱵᱩᱡᱟ ᱧᱮᱞ ᱯᱮ ᱜᱟᱛᱮ ᱠᱚ ᱢᱟᱱᱮ ᱛᱤᱱᱟᱹᱜ ᱪᱮᱦᱨᱟ ᱧᱮᱞᱚᱜ ᱠᱟᱱᱟ ᱧᱮᱞ ᱯᱮ ᱜᱟᱛᱮ ᱠᱚ ᱱᱚᱜᱼᱚᱭ ᱦᱩᱭᱩᱜ ᱠᱟᱱᱟ ᱱᱚᱰᱮ ᱫᱚ ᱢᱟᱱᱮ ᱯᱩᱨᱟᱹ ᱟᱹᱰᱤ ᱥᱟᱺᱜᱤᱧ ᱱᱚᱜᱼᱚ ᱱᱟ ᱡᱟᱦᱟᱸ ᱢᱟᱱᱮ ᱠᱮᱱᱮᱞ ᱨᱮᱱᱟᱜ ᱢᱟᱱᱮ ᱠᱮᱱᱮᱞ ᱟᱹᱰᱤ ᱥᱟᱺᱜᱤᱧ ᱪᱟᱞᱟᱣ ᱠᱟᱱᱟ ᱱᱚᱣᱟ ᱫᱟᱜ ᱵᱚᱦᱩ ᱦᱚᱲ ᱢᱟᱱᱮ ᱵᱚᱦᱩ ᱥᱟᱺᱜᱤᱧ ᱱᱚᱜᱼᱚ ᱱᱟ ᱯᱩᱨᱟᱹ ᱱᱚᱣᱟ ᱦᱚᱸ ᱢᱮᱫᱽᱱᱤᱯᱩᱨ ᱥᱮᱫ ᱯᱩᱨᱟᱹ ᱪᱟᱞᱟᱣ ᱠᱟᱱᱟ ᱟᱨᱠᱤ ᱱᱚᱜᱼᱚ ᱱᱟ ᱫᱟᱜ ᱱᱚᱜᱼᱚᱭ ᱧᱮᱞ ᱯᱮ ᱜᱟᱛᱮ ᱠᱚ ᱛᱤᱱᱟᱹᱜ ᱪᱮᱦᱨᱟ ᱧᱮᱞᱚᱜ ᱠᱟᱱᱟ ᱟᱨ ᱦᱟᱱᱟ ᱦᱟᱱᱟ ᱫᱚ ᱵᱟᱯᱮ ᱧᱮᱞ ᱮᱫᱟ ᱚᱱᱟ ᱫᱚ ᱦᱩᱭᱩᱜ ᱠᱟᱱᱟ ᱤᱭᱟᱹ ᱢᱟᱱᱮ ᱱᱟᱹᱭ ᱨᱮᱱᱟᱜ ᱜᱮᱹᱴ ᱟᱨ ᱱᱚᱣᱟ ᱫᱚ ᱠᱮᱱᱮᱞ ᱨᱮᱱᱟᱜ ᱜᱮᱴ ᱛᱟᱦᱚᱞᱮ ᱵᱷᱟᱞᱮ ᱠᱚᱡ ᱫᱚ ᱛᱟᱦᱮᱱ ᱯᱮ ᱱᱚᱜᱼᱚᱭ ᱞᱟᱹᱭᱟᱯᱮ ᱠᱟᱱᱟ ᱜᱟᱛᱮ ᱠᱚ ᱛᱟᱦᱚᱞᱮ ᱜᱟᱛᱮ ᱠᱚ ᱱᱚᱜᱼᱚᱭ ᱧᱮᱞ ᱯᱮ ᱱᱚᱣᱟ ᱫᱚ ᱦᱩᱭᱩᱜ ᱠᱟᱱᱟ ᱤᱭᱟᱹ ᱱᱟᱹᱭ ᱨᱮᱱᱟᱜ ᱜᱮᱴ ᱠᱟᱱᱟ ᱟᱨᱠᱤ ᱮᱱᱟᱱ ᱫᱚ ᱠᱮᱱᱮᱞ ᱨᱮᱱᱟᱜ ᱤᱧ ᱩᱫᱩᱜ ᱟᱯᱮ ᱠᱟᱱ ᱛᱟᱦᱮᱸᱫ ᱥᱮ ᱱᱤᱛᱚᱜ ᱫᱚ ᱱᱟᱹᱭ ᱨᱮᱱᱟᱜ ᱤᱧ ᱩᱫᱩᱜ ᱟᱯᱮ ᱠᱟᱱᱟ ᱧᱮᱞ ᱯᱮ ᱜᱟᱛᱮ ᱠᱚ ᱱᱤᱛᱚᱜ ᱫᱚ ᱯᱷᱟᱸᱠᱟ ᱢᱮᱱᱟᱜᱼᱟ ᱵᱟᱠᱷᱟᱡ ᱫᱚᱢᱮ ᱦᱚᱲ ᱠᱚ ᱪᱟᱞᱟᱜᱼᱟ ᱟᱨᱠᱤ ᱧᱮᱞ ᱯᱮ ᱜᱟᱛᱮ ᱠᱚ

ᱧᱮᱞ ᱯᱮ ᱜᱟᱛᱮ ᱠᱚ ᱱᱚᱜᱼᱚᱭ ᱜᱟᱛᱮ ᱠᱚ ᱱᱚᱜᱼᱚᱭ ᱚᱸᱰᱮ ᱪᱟᱞᱟᱜ ᱦᱩᱭᱩᱜ ᱠᱟᱱᱟ ᱱᱚᱣᱟ ᱠᱚᱝᱥᱟᱵᱚᱛᱤ ᱤᱭᱟᱹ ᱠᱟᱱᱟ ᱱᱚᱣᱟ ᱫᱚ ᱢᱤᱫᱴᱟᱝ ᱤᱭᱟᱹ ᱞᱮᱠᱟ ᱫᱟᱜ ᱨᱮᱱᱟᱜ ᱤᱭᱟᱹ ᱱᱚᱣᱟ ᱥᱟᱭᱤᱰ ᱫᱚᱠᱚ ᱵᱚᱱᱫᱚ ᱟᱠᱟᱫᱟ ᱜᱟᱛᱮ ᱠᱚ ᱵᱟᱠᱷᱟᱡ ᱱᱚᱣᱟ ᱫᱷᱟᱨᱮ ᱨᱟᱥᱛᱟ ᱢᱮᱱᱟᱜᱼᱟ ᱢᱟᱱᱮ ᱥᱚᱨᱴ ᱠᱟᱴ ᱟᱨᱠᱤ ᱢᱟᱱᱮ ᱵᱟᱨ ᱥᱟᱭᱤᱰ ᱛᱮ ᱟᱨᱠᱤ ᱫᱚᱠᱟᱱ ᱠᱚᱯᱮ ᱧᱟᱢᱟ ᱚᱱᱟ ᱥᱟᱭᱤᱰ ᱟᱨ ᱱᱚᱣᱟ ᱥᱟᱭᱤᱰ ᱛᱮ ᱫᱚᱠᱟᱱ ᱯᱮ ᱧᱟᱢᱟ ᱱᱚᱰᱮ ᱢᱤᱫᱴᱮᱱ ᱨᱮᱥᱴᱩᱨᱮᱱᱴ ᱢᱮᱱᱟᱜᱼᱟ ᱜᱟᱛᱮ ᱠᱚ ᱧᱮᱞ ᱯᱮ ᱡᱚᱢ ᱨᱮᱱᱟᱜ ᱨᱮᱥᱴᱩᱨᱮᱱᱴ ᱯᱮ ᱧᱟᱢᱟ ᱱᱚᱜᱼᱚᱭ ᱧᱮᱞ ᱫᱟᱯᱮ ᱱᱚᱜᱼᱚᱭ ᱜᱟᱛᱮ ᱠᱚ ᱧᱮᱞ ᱯᱮ ᱱᱚᱣᱟ ᱠᱚᱫᱚ ᱢᱟᱱᱮ ᱦᱳᱴᱮᱞ ᱠᱚ ᱢᱟᱱᱮ ᱡᱮ ᱠᱳᱱᱳ ᱵᱮᱵᱚᱥᱛᱷᱟ ᱜᱮ ᱢᱮᱱᱟᱜᱼᱟ ᱢᱟᱱᱮ ᱠᱳᱱᱳ ᱚᱥᱩᱵᱤᱫᱷᱟ ᱫᱚ ᱟᱨᱠᱤ ᱵᱟᱹᱱᱩᱜᱼᱟ ᱧᱮᱞ ᱯᱮ ᱜᱟᱛᱮ ᱠᱚ ᱛᱤᱱᱟᱹᱜ ᱪᱮᱦᱨᱟ ᱨᱟᱥᱛᱟ ᱥᱤᱱᱮᱢᱟᱴᱤᱠ ᱥᱩᱴᱤᱝ ᱤᱫᱤᱭᱮᱫᱟ ᱜᱟᱛᱮ ᱠᱚ ᱧᱮᱞ ᱯᱮ ᱚᱱᱟ ᱠᱟᱛᱮ ᱦᱟᱱᱟ ᱥᱟᱭᱤᱰ ᱛᱮ ᱪᱟᱞᱟᱣ ᱮᱱᱟ ᱜᱚᱲᱟ ᱵᱟᱹᱲᱤ ᱟᱨ ᱱᱚᱜᱼᱚᱱᱟ ᱡᱟᱦᱟᱸ ᱯᱩᱨᱟᱹᱭᱱᱟ ᱡᱚᱡᱚᱢ ᱥᱟᱭᱤᱰ ᱱᱚᱣᱟ ᱫᱚ ᱦᱩᱭᱩᱜ ᱠᱟᱱᱟ ᱢᱩᱠᱩᱴᱢᱩᱱᱤᱯᱩᱨ ᱰᱮᱢ ᱯᱟᱲ ᱟᱨᱠᱤ ᱜᱟᱛᱮ ᱠᱚ

ᱱᱚᱜᱼᱚᱭ ᱧᱮᱞ ᱯᱮ ᱜᱟᱛᱮ ᱠᱚ ᱚᱸᱰᱮ ᱱᱚᱰᱮ ᱥᱚᱵ ᱥᱚᱢᱚᱭ ᱴᱨᱟᱯᱷᱤᱠ ᱯᱩᱞᱤᱥ ᱠᱚ ᱛᱟᱦᱮᱱᱟ ᱟᱨ ᱱᱚᱜᱼᱚ ᱱᱟ ᱱᱚᱜᱼᱚ ᱱᱟ ᱱᱚᱸᱰᱮ ᱫᱚ ᱴᱤᱠᱤᱴ ᱠᱟᱴᱟᱣ ᱦᱩᱭᱩᱜᱼᱟ ᱱᱚᱰᱮ ᱠᱷᱚᱱᱟᱜ ᱦᱚᱸ ᱟᱯᱮ ᱯᱮ ᱪᱟᱞᱟᱣ ᱫᱟᱲᱮᱭᱟᱜᱼᱟ ᱢᱟᱱᱮ ᱱᱟᱹᱣᱠᱟᱹ ᱛᱮ ᱢᱟᱱᱮ ᱯᱩᱨᱟᱹ ᱯᱚᱨᱮᱥᱱᱟᱛᱷ

ᱟᱨ ᱜᱟᱛᱮ ᱠᱚ ᱵᱟᱯᱮ ᱧᱮᱞ ᱮᱫᱟ ᱫᱟᱜ ᱛᱟᱞᱟᱨᱮ ᱢᱤᱫᱴᱮᱱ ᱪᱮᱫ ᱞᱮᱠᱟ ᱪᱚᱝ ᱚᱸᱰᱮ ᱫᱚ ᱜᱟᱛᱮ ᱠᱚ ᱟᱥᱚᱞᱮ ᱦᱟᱹᱠᱩ ᱠᱚ ᱪᱟᱥ ᱠᱚᱣᱟ ᱵᱩᱡᱽ ᱠᱮᱫᱟ ᱯᱮ ᱦᱟᱹᱠᱩ ᱦᱚᱯᱚᱱ ᱠᱚᱠᱚ ᱪᱟᱥ ᱠᱚᱣᱟ ᱚᱱᱟ ᱠᱷᱟᱹᱛᱤᱨ ᱛᱮ ᱚᱱᱟ ᱫᱟᱜ ᱛᱟᱞᱟᱨᱮ ᱵᱮᱥ ᱵᱷᱟᱥᱢᱟᱱ ᱞᱮᱠᱟ ᱠᱚ ᱵᱮᱱᱟᱣ ᱠᱟᱫᱟ ᱜᱟᱛᱮ ᱠᱚ ᱧᱮᱞ ᱯᱮ ᱛᱤᱱᱟᱹᱜ ᱪᱮᱦᱨᱟ ᱧᱮᱞᱚᱜ ᱠᱟᱱᱟ ᱜᱟᱛᱮ ᱠᱚ ᱧᱮᱞ ᱯᱮ ᱜᱟᱛᱮ ᱠᱚ ᱱᱚᱜᱼᱚᱭ ᱯᱚᱨᱮᱥᱱᱟᱛᱷ ᱥᱯᱳᱨᱴ ᱥᱮᱴᱮᱨ ᱦᱩᱭᱱᱟ ᱜᱟᱛᱮ ᱠᱚ ᱢᱟᱱᱮ ᱡᱚᱠᱷᱚᱱ ᱦᱩᱭᱩᱜᱼᱟ ᱛᱚᱠᱷᱚᱱ ᱫᱚ ᱢᱟᱱᱮ ᱪᱮᱫ ᱠᱚ ᱞᱟᱹᱭᱟ ᱜᱟᱛᱮ ᱠᱚ ᱱᱚᱜᱼᱚ ᱱᱟ ᱵᱟᱨ ᱥᱟᱭᱤᱰ ᱡᱟᱦᱟᱸ ᱯᱮ ᱧᱮᱞ ᱧᱟᱢᱫᱟ ᱟᱨᱠᱤ ᱱᱚᱜᱼᱚᱭ ᱡᱟᱭᱜᱟ ᱵᱟᱯᱮ ᱧᱮᱞ ᱧᱟᱢᱫᱟ ᱚᱱᱟ ᱥᱟᱭᱤᱰ ᱫᱚ ᱜᱮᱨᱮᱡᱽ ᱠᱚ ᱵᱟᱹᱭᱥᱟᱹᱣᱟ ᱟᱨᱠᱤ ᱢᱟᱱᱮ ᱜᱟᱹᱰᱤ ᱜᱮᱨᱮᱡᱽ ᱪᱟᱨ ᱪᱟᱨ ᱪᱟᱠᱟ ᱫᱚ ᱵᱟᱝ ᱵᱚᱞᱚᱱᱟ ᱪᱟᱨ ᱪᱟᱠᱟ ᱵᱚᱞᱚᱱ ᱨᱮᱦᱚᱸ ᱢᱟᱱᱮ ᱱᱩᱠᱩ ᱡᱟᱦᱟᱸ ᱱᱚᱠᱟᱞ ᱦᱚᱲᱟᱜ ᱵᱚᱞᱚᱱᱟ ᱟᱨᱠᱤ ᱢᱟᱱᱮ ᱱᱚᱝᱠᱟ ᱡᱟᱦᱟᱸᱭ ᱯᱟᱨᱥᱳᱱᱟᱞ ᱵᱷᱟᱵᱮ ᱪᱟᱨ ᱪᱟᱠᱟᱢ ᱟᱹᱜᱩᱭᱟ ᱵᱟᱠᱚ ᱥᱟᱢᱵᱟᱣ ᱦᱚᱪᱚᱣᱟᱜᱼᱟ ᱚᱱᱟ ᱵᱟᱨ ᱥᱟᱭᱤᱰ ᱛᱮ ᱚᱱᱮ ᱚᱱᱟ ᱜᱮᱨᱮᱡᱽ ᱛᱟᱦᱮᱱᱟ ᱞᱮᱸᱜᱟ ᱥᱟᱭᱤᱰ ᱡᱚᱡᱚᱢ ᱥᱟᱭᱤᱰ ᱢᱚᱴᱚᱨ ᱥᱟᱭᱠᱮᱞ ᱥᱟᱭᱠᱮᱞ ᱜᱮᱨᱮᱡᱽ ᱛᱟᱦᱮᱱᱟ ᱜᱟᱛᱮ ᱠᱚ ᱟᱨ ᱱᱚᱜᱼᱚ ᱱᱚᱰᱮ ᱜᱮ ᱜᱟᱛᱮ ᱠᱚ ᱯᱚᱨᱮᱥᱱᱟᱛᱷ ᱢᱮᱞᱟ ᱟᱨ ᱱᱚᱰᱮ ᱜᱟᱛᱮ ᱠᱚ ᱡᱚᱛᱚ ᱠᱤᱪᱷᱩ ᱡᱚᱢ ᱨᱮᱱᱟᱜ ᱯᱮ ᱧᱟᱢᱟ ᱜᱟᱛᱮ ᱠᱚ ᱠᱳᱱᱳ ᱚᱥᱩᱵᱤᱫᱷᱟ ᱜᱮ ᱵᱟᱹᱱᱩᱜᱼᱟ ᱜᱟᱛᱮ ᱠᱚ ᱢᱟᱱᱮ ᱡᱟᱦᱟᱸ ᱜᱮᱯᱮ ᱞᱟᱹᱭᱟ ᱚᱱᱟ ᱜᱮᱯᱮ ᱧᱟᱢᱟ ᱜᱟᱛᱮ ᱠᱚ ᱱᱚᱰᱮ ᱚᱱᱟ ᱚᱱᱟ ᱪᱮᱛᱟᱱ ᱨᱮᱜᱮ ᱚᱱᱟ ᱵᱟᱯᱮ ᱧᱮᱞ ᱮᱫᱟ ᱚᱱᱟ ᱪᱮᱛᱟᱱ ᱨᱮᱜᱮ ᱦᱩᱭᱩᱜᱼᱟ ᱜᱟᱛᱮ ᱠᱚ ᱟᱨ ᱚᱱᱟ ᱚᱱᱟ ᱥᱟᱭᱤᱰ ᱛᱮ ᱵᱩᱡᱽ ᱠᱮᱫᱟ ᱯᱮ ᱚᱱᱟ ᱚᱱᱟ ᱚᱱᱟ ᱡᱟᱦᱟᱸ ᱯᱮ ᱧᱮᱞ ᱮᱫᱟ ᱞᱮᱸᱜᱟ ᱛᱤ ᱥᱟᱭᱤᱰ ᱢᱟᱱᱮ ᱚᱸᱰᱮ ᱚᱸᱰᱮ ᱫᱚ ᱜᱟᱛᱮ ᱠᱚ ᱴᱤᱠᱤᱴ ᱱᱚᱰᱮ ᱦᱚᱸ ᱢᱤᱫᱴᱮᱱ ᱴᱤᱠᱤᱴ ᱠᱟᱣᱩᱱᱴᱟᱨ ᱠᱟᱱᱟ ᱜᱟᱛᱮ ᱠᱚ ᱱᱚᱰᱮ ᱠᱟᱴᱟᱣ ᱦᱩᱭᱩᱜᱼᱟ ᱱᱚᱰᱮ ᱜᱮ ᱢᱟᱱᱮ ᱟᱥᱚᱞᱮ ᱢᱮᱞᱟ ᱫᱚ ᱦᱩᱭᱩᱜᱼᱟ ᱜᱟᱛᱮ ᱠᱚ ᱯᱩᱨᱟᱹ ᱱᱚᱜᱼᱚ ᱱᱟ ᱞᱟᱛᱟᱨ ᱠᱚᱨᱮ ᱢᱟᱱᱮ ᱚᱱᱩᱥᱴᱷᱟᱱ ᱠᱚ ᱦᱩᱭᱩᱜᱼᱟ ᱱᱚᱜᱼᱚᱭ ᱜᱟᱛᱮ ᱠᱚ ᱧᱮᱞ ᱯᱮ ᱩᱫᱩᱜ ᱟᱯᱮ ᱞᱟᱹᱜᱤᱫ ᱱᱚᱜᱼᱚᱱᱟ ᱱᱟᱹᱣᱠᱟᱹ ᱛᱮ ᱯᱟᱨᱚᱢ ᱠᱟᱛᱮ ᱢᱟᱱᱮ ᱦᱟᱱᱟ ᱥᱟᱭᱤᱰ ᱪᱟᱞᱟᱜ ᱦᱩᱭᱩᱜᱼᱟ ᱜᱟᱛᱮ ᱠᱚ ᱢᱟᱱᱮ ᱦᱟᱱᱟ ᱥᱟᱭᱤᱰ ᱫᱚ ᱢᱟᱱᱮ ᱟᱨᱠᱤ ᱰᱤᱭᱟᱨ ᱯᱟᱨᱠ ᱢᱮᱱᱟᱜᱼᱟ ᱟᱨᱠᱤ ᱵᱩᱡᱽ ᱠᱮᱫᱟ ᱯᱮ ᱜᱟᱛᱮ ᱠᱚ ᱦᱟᱱᱟ ᱥᱟᱭᱤᱰ ᱱᱚᱜᱼᱚᱭ ᱱᱟᱹᱣᱠᱟᱹ ᱠᱚ ᱢᱟᱱᱮ ᱠᱮᱣ ᱠᱮᱣ ᱫᱚᱯᱮ ᱧᱮᱞ ᱠᱟᱫᱟ ᱠᱮᱣ ᱠᱮᱣ ᱫᱚ ᱵᱟᱯᱮ ᱧᱮᱞ ᱠᱟᱫᱟ ᱦᱳᱭ ᱜᱟᱛᱮ ᱠᱚ ᱱᱟᱹᱣᱠᱟᱹ ᱠᱚᱧ ᱩᱫᱩᱜ ᱟᱯᱮ ᱞᱟᱹᱜᱤᱫ ᱧᱮᱞ ᱯᱮ ᱜᱟᱛᱮ ᱠᱚ ᱪᱮᱫ ᱞᱮᱠᱟᱱᱟᱜ ᱱᱟᱹᱣᱠᱟᱹ ᱠᱟᱱᱟ ᱜᱟᱛᱮ ᱠᱚ ᱟᱨ ᱜᱟᱛᱮ ᱠᱚ ᱱᱚᱜᱼᱚ ᱱᱟ ᱡᱟᱦᱟᱸ ᱰᱤᱭᱟᱨ ᱯᱟᱨᱠ ᱡᱟᱦᱟᱸ ᱵᱟᱹᱧ ᱢᱮᱛᱟᱫ ᱯᱮᱭᱟ ᱚᱱᱟ ᱫᱚ ᱱᱮᱠᱥᱴ ᱵᱷᱤᱰᱤᱭᱳ ᱨᱤᱧ ᱩᱫᱩᱜᱟ ᱱᱚᱣᱟ ᱵᱷᱤᱰᱤᱭᱳ ᱨᱮ ᱫᱮᱠᱷᱟ ᱠᱚᱨᱛᱮ ᱜᱮᱞᱮ ᱜᱟᱛᱮ ᱠᱚ ᱵᱷᱤᱰᱤᱭᱳ ᱟᱹᱰᱤ ᱡᱳᱨ ᱢᱟᱨᱟᱝ ᱚᱜ ᱠᱟᱱᱟ ᱜᱟᱛᱮ ᱠᱚ ᱢᱟᱱᱮ ᱯᱚᱨᱮᱨ ᱯᱟᱨᱴ ᱨᱤᱧ ᱫᱮᱠᱷᱟ ᱟᱯᱮᱭᱟ ᱜᱟᱛᱮ ᱠᱚ ᱦᱮᱸ ᱟᱨ ᱡᱚᱛᱚ ᱦᱚᱲ ᱱᱟᱯᱟᱭ ᱛᱮ ᱛᱟᱦᱮᱱ ᱛᱟᱵᱚᱱ ᱯᱮ ᱜᱟᱛᱮ ᱠᱚ

ᱪᱮᱫᱠᱟ ᱧᱮᱞᱚᱜ ᱠᱟᱱᱟ ᱜᱟᱛᱮ ᱠᱚ ᱛᱟᱦᱚᱞᱮ ᱜᱟᱛᱮ ᱠᱚᱯᱮ ᱧᱮᱞ ᱠᱮᱫᱟ ᱛᱟᱦᱚᱞᱮ ᱱᱚᱣᱟ ᱵᱷᱤᱰᱤᱭᱳ ᱫᱚ ᱱᱚᱰᱮ ᱜᱤᱧ ᱢᱩᱪᱟᱹᱫ ᱠᱮᱫᱟ ᱧᱮᱞ ᱯᱮ ᱜᱟᱛᱮ ᱠᱚ ᱯᱟᱨᱴ ᱴᱩ ᱩᱰᱩᱠᱚᱜᱼᱟ ᱟᱯᱮ ᱢᱟᱱᱮ ᱡᱟᱦᱟᱸ ᱦᱚᱨᱤᱱ ᱰᱤᱭᱟᱨ ᱯᱟᱨᱠ ᱚᱱᱟᱧ ᱩᱫᱩᱜ ᱟᱯᱮᱭᱟ ᱜᱟᱛᱮ ᱠᱚ ᱱᱚᱣᱟ ᱱᱚᱣᱟ ᱵᱷᱤᱰᱤᱭᱳ ᱤᱧ ᱯᱚᱨᱮᱨ ᱯᱟᱨᱴ ᱤᱧ ᱩᱫᱩᱜ ᱟᱯᱮᱭᱟ ᱚᱱᱟ ᱦᱚᱸ ᱜᱟᱯᱟ ᱢᱮᱭᱟᱝ ᱜᱮ ᱜᱟᱛᱮ ᱠᱚ ᱦᱤᱡᱩᱜᱼᱟ ᱚᱱᱟ ᱠᱟᱹᱴᱤᱡ ᱮᱰᱤᱴ ᱛᱮ ᱚᱱᱟ ᱤᱭᱟᱹᱛᱮ ᱠᱟᱹᱴᱤᱡ ᱥᱚᱢᱚᱭ ᱞᱟᱜᱟᱜ ᱠᱟᱱᱟ ᱛᱚ ᱚᱱᱟ ᱦᱚᱸᱧ ᱩᱫᱩᱜ ᱟᱯᱮᱭᱟ ᱜᱟᱛᱮ ᱠᱚ ᱴᱟᱴᱟ ᱵᱷᱟᱞᱮ ᱠᱚᱛᱮ ᱛᱟᱦᱮᱱ ᱯᱮ ᱜᱟᱛᱮ ᱠᱚ ᱟᱨ ᱜᱟᱛᱮ ᱠᱚ ᱯᱞᱤᱡᱽ ᱜᱟᱛᱮ ᱠᱚ ᱤᱭᱩᱴᱩᱵᱽ ᱤᱭᱩᱴᱩᱵᱽ ᱪᱮᱱᱮᱞ ᱡᱩᱫᱤ ᱤᱭᱩᱴᱩᱵᱽ ᱠᱷᱚᱱᱟᱜ ᱯᱮ ᱧᱮᱞ ᱮᱫᱟ ᱜᱟᱛᱮ ᱥᱟᱵᱥᱠᱨᱟᱭᱤᱵᱽ ᱛᱤᱧ ᱯᱮ ᱡᱩᱫᱤ ᱯᱷᱮᱥᱵᱩᱠ ᱠᱷᱚᱱᱟᱜ ᱯᱮ ᱧᱮᱞ ᱮᱫᱟ ᱜᱟᱛᱮ ᱠᱚ ᱯᱷᱳᱞᱳ ᱛᱤᱧ ᱯᱮ ᱥᱮᱭᱟᱨ ᱛᱤᱧ ᱯᱮ ᱠᱚᱢᱮᱱᱴ ᱛᱤᱧ ᱯᱮ ᱜᱟᱛᱮ ᱠᱚ ᱴᱟᱴᱟ ᱜᱟᱛᱮ ᱠᱚ ᱡᱚᱛᱚ ᱦᱚᱲ ᱜᱮ ᱵᱷᱟᱞᱮ ᱛᱮ ᱛᱟᱦᱮᱱ ᱯᱮ ᱛᱟᱦᱚᱞᱮ ᱱᱚᱣᱟ ᱵᱞᱚᱜᱽ ᱫᱚ ᱱᱚᱰᱮ ᱜᱤᱧ ᱢᱩᱪᱟᱹᱫ ᱠᱮᱫᱟ ᱜᱟᱛᱮ ᱠᱚ ᱵᱟᱭ ᱜᱟᱛᱮ ᱠᱚ